ᱡᱚᱦᱟᱨ ᱜᱮ ᱥᱟᱱᱟᱢ ᱠᱟᱯᱮ ᱡᱚᱛᱚ ᱠᱚᱣᱟᱜ ᱥᱟᱹᱜᱩᱱ ᱫᱟᱨᱟᱢ ᱢᱮᱱᱟᱜ ᱛᱤᱧᱟ ᱟᱨ ᱢᱤᱫ ᱱᱟᱣᱟ ᱵᱷᱤᱰᱤᱭᱳ ᱨᱮ ᱟᱨ ᱛᱮᱦᱮᱧ ᱫᱚ ᱛᱟᱵᱚ ᱚᱲᱟᱜ ᱨᱮᱭᱟᱜ ᱦᱩᱲᱩ ᱨᱚᱦᱚᱭ ᱦᱩᱭᱩᱜ ᱠᱟᱱᱟ ᱦᱟᱸᱜ ᱱᱚᱣᱟ ᱫᱚ ᱠᱷᱚᱨᱟ ᱠᱷᱚᱨᱟ ᱦᱩᱲᱩ ᱨᱚᱦᱚᱭ ᱦᱩᱭᱩᱜ ᱠᱟᱱᱟ ᱟᱫᱚ ᱦᱩᱲᱩ ᱨᱚᱦᱚᱭ ᱜᱮ ᱦᱮᱡ ᱦᱩᱭ ᱠᱟᱱᱟ ᱟᱨ ᱦᱚᱞᱟ ᱫᱚ ᱛᱚᱞᱟ ᱛᱩᱫ ᱦᱩᱭᱱᱟ ᱦᱟᱸᱜ ᱦᱚᱞᱟ ᱫᱚ ᱵᱟᱹᱧ ᱫᱮᱠᱷᱟᱣ ᱠᱟᱜ ᱯᱮᱭᱟ ᱛᱮᱦᱮᱧ ᱫᱚ ᱛᱟᱵᱚ ᱦᱩᱲᱩ ᱨᱚᱦᱚᱭᱟᱜ ᱦᱩᱭᱩᱜ ᱠᱟᱱᱟ ᱟᱫᱚ ᱪᱚᱞᱚ ᱦᱟᱸᱜ ᱤᱧ ᱫᱮᱠᱷᱟᱣ ᱯᱮ ᱠᱟᱱ ᱛᱟᱵᱚᱱᱟ ᱚᱠᱟ ᱞᱮᱠᱟ ᱚᱲᱟᱜ ᱨᱮᱭᱟᱜ ᱦᱩᱲᱩ ᱨᱚᱦᱚᱭ ᱦᱩᱭᱩᱜ ᱠᱟᱱᱟ ᱦᱮᱸ ᱥᱮ ᱟᱨ ᱜᱚᱴᱟ ᱢᱟᱴᱷ ᱤᱧᱟᱹᱜ ᱛᱟᱭᱚᱢ ᱠᱚᱨᱮ ᱧᱮᱞ ᱯᱮ ᱪᱮᱫ ᱞᱮᱠᱟ ᱵᱚᱨᱥᱟ ᱞᱮᱠᱟ ᱧᱮᱞᱚᱜ ᱠᱟᱱᱟ

ᱞᱟᱦᱟᱱᱛᱮ ᱢᱩᱪᱩ ᱠᱚᱸᱰ ᱤᱫᱤ ᱦᱚᱴᱚ ᱠᱟᱜ ᱢᱮ ᱠᱚᱸᱰ ᱛᱚ ᱭᱟᱨ ᱜᱟᱛᱮ ᱠᱚ ᱱᱚᱜᱼᱚᱭ ᱟᱹᱜᱩ ᱠᱮᱫ ᱛᱟᱵᱚᱱᱟ ᱛᱚᱨᱟᱧ ᱟᱹᱜᱩ ᱠᱟᱜᱼᱟ ᱛᱤᱱᱟᱹᱜ ᱜᱟᱱ ᱧᱮᱞ ᱯᱮ ᱱᱚᱜᱼᱚᱭ ᱟᱹᱜᱩ ᱠᱮᱫᱼᱟ ᱢᱤᱫ ᱵᱚᱥᱛᱟ ᱟᱨ ᱦᱟᱱᱟ ᱦᱟᱱᱟ ᱫᱟᱨᱮᱧ ᱫᱚᱦᱚ ᱠᱟᱜᱼᱟ ᱧᱮᱞ ᱯᱮ ᱦᱟᱱᱟ ᱫᱟᱨᱮ ᱩᱫᱩᱜ ᱟᱠᱚ ᱢᱮ ᱦᱟᱱᱟ ᱫᱟᱨᱮ ᱟᱨ ᱧᱮᱞ ᱯᱮ ᱦᱚᱸᱜᱼᱚ ᱛᱟᱵᱚᱱ ᱦᱚᱸᱜᱼᱚ ᱱᱟ ᱠᱚᱨᱮ ᱜᱟᱛᱮ ᱠᱚ ᱱᱤᱛᱚᱜ ᱫᱚ ᱛᱟᱵᱚᱱ ᱱᱚᱣᱟ ᱛᱚᱨᱟᱧ ᱤᱫᱤᱭ ᱞᱮᱜᱮ

ᱛᱟᱨᱟ ᱵᱚᱥᱛᱟ ᱟᱹᱜᱩ ᱵᱟᱢ ᱪᱟᱜᱼᱟ ᱛᱚ ᱜᱟᱛᱮ ᱠᱚ ᱢᱤᱫ ᱥᱚᱢᱚᱭ ᱱᱚᱣᱟ ᱵᱩᱛ ᱨᱮ ᱤᱧ ᱫᱟᱫᱩ ᱛᱟᱠᱚ ᱠᱚ ᱪᱟᱥᱮᱫ ᱛᱟᱦᱮᱱᱟ ᱤᱧ ᱫᱟᱫᱩ ᱪᱟᱥ ᱠᱟᱛᱮ ᱤᱧ ᱵᱟᱵᱟ ᱛᱟᱠᱚ ᱠᱚ ᱪᱟᱥ ᱠᱮᱜᱼᱟ ᱛᱮᱦᱮᱧ ᱤᱧ ᱵᱟᱵᱟ ᱛᱟᱠᱚ ᱛᱟᱭᱚᱢ ᱤᱧᱤᱧ ᱪᱟᱥᱮᱫᱼᱟ ᱢᱟᱱᱮ ᱵᱚᱝᱥᱚ ᱯᱚᱨᱚᱢᱯᱚᱨᱟ ᱞᱮ ᱪᱟᱥ ᱟᱹᱜᱩᱭᱮᱫᱼᱟ ᱧᱮᱞ ᱯᱮ ᱥᱩᱫᱷᱩ ᱪᱟᱥᱵᱟᱥ ᱟᱨ ᱪᱟᱥᱵᱟᱥ ᱛᱮᱦᱮᱧ ᱫᱚ ᱱᱚᱜᱼᱚ ᱱᱟ ᱵᱟᱹᱫᱽ ᱛᱟᱵᱚᱱ ᱨᱚᱦᱚᱭ ᱪᱟᱵᱟᱭᱟ ᱦᱮᱸ ᱥᱮ ᱟᱨ ᱟᱭᱳ ᱛᱟᱹᱠᱤᱱ ᱦᱟᱸᱜ ᱠᱷᱟᱱ ᱠᱤᱱ ᱦᱤᱡᱩᱜ ᱠᱟᱱᱟ ᱟᱨ ᱱᱚᱜᱼᱚᱭ ᱯᱮ ᱧᱮᱞᱮᱫ ᱛᱟᱵᱚᱱᱟ ᱱᱚᱜᱼᱚ ᱱᱚᱝᱠᱟ ᱢᱟᱱᱮ ᱛᱚᱞᱟ ᱠᱚᱫᱚ ᱪᱷᱩᱲᱭᱟᱹᱣ ᱢᱮᱱᱟᱜ ᱟᱠᱟᱫᱼᱟ ᱦᱟᱸᱜ ᱟᱫᱚ ᱨᱚᱦᱚᱭ ᱦᱩᱭᱩᱜᱼᱟ ᱦᱮᱸ ᱥᱮ ᱟᱫᱚ ᱱᱚᱣᱟ ᱠᱚ ᱛᱮᱦᱮᱧ ᱨᱚᱦᱚᱭ ᱪᱟᱵᱟ ᱦᱩᱭᱩᱜᱼᱟ ᱟᱨ ᱚᱲᱟᱜ ᱥᱩᱨ ᱠᱚᱨᱮ ᱢᱮᱱᱟᱜᱼᱟ ᱚᱱᱟ ᱠᱚ ᱨᱚᱦᱚᱭ ᱦᱩᱭᱩᱜᱼᱟ ᱦᱟᱸᱜ ᱠᱷᱟᱱ ᱟᱨ ᱪᱟᱹᱠᱨᱤ ᱵᱟᱹᱠᱨᱤ ᱠᱚᱦᱚᱸ ᱵᱟᱝ ᱧᱟᱢᱚᱜ ᱠᱟᱱᱟ ᱵᱟᱢ ᱨᱚᱦᱚᱭ ᱞᱮᱠᱷᱟᱱ ᱡᱚᱢᱟᱢ ᱪᱮᱫ ᱟᱫᱚ ᱤᱱᱟᱹᱛᱮ ᱨᱚᱦᱚᱭ ᱦᱩᱭᱩᱜ ᱠᱟᱱᱟ ᱪᱚᱞᱚ ᱦᱮᱸ ᱥᱮ ᱟᱨ ᱟᱞᱮᱭᱟᱜ ᱱᱚᱣᱟ ᱢᱟᱴᱷ ᱫᱚ ᱜᱳᱴᱟ ᱢᱟᱴᱷ ᱜᱮ ᱦᱟᱸᱜ ᱠᱷᱟᱱ ᱠᱚ ᱨᱚᱦᱚᱭᱟ ᱚᱱᱟ ᱪᱮᱫ ᱠᱚ ᱞᱟᱹᱭᱟ ᱟᱥᱟᱲ ᱵᱚᱸᱜᱟ ᱨᱮᱭᱟᱜ ᱦᱩᱲᱩ ᱪᱟᱥ ᱞᱮᱠᱟ ᱦᱟᱸᱜ ᱠᱷᱟᱱ ᱦᱟᱹᱞᱤ ᱜᱮ ᱦᱟᱹᱨᱭᱟᱹᱲ ᱜᱮ ᱧᱮᱞᱚᱜᱼᱟ ᱦᱮᱸ ᱥᱮ ᱟᱫᱚ ᱪᱚᱞᱚ ᱛᱟᱵᱚ ᱧᱮᱞ ᱛᱟᱵᱚᱱ ᱯᱮ ᱦᱮᱸ ᱥᱮ ᱵᱷᱤᱰᱤᱭᱳ ᱮᱛᱚᱦᱚᱵ ᱢᱟᱱᱮ ᱵᱷᱤᱰᱤᱭᱳ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱦᱩᱲᱩ ᱨᱚᱦᱚᱭ ᱦᱟᱸᱜ ᱦᱩᱭ ᱞᱮᱱᱜᱮ ᱟᱨ ᱛᱮᱦᱤᱧ ᱟᱨ ᱢᱤᱫᱴᱮᱱ ᱱᱟᱣᱟ ᱠᱷᱚᱵᱚᱨ ᱦᱩᱭᱩᱜ ᱠᱟᱱᱟ ᱢᱮᱞᱟ ᱦᱟᱸᱜ ᱠᱷᱟᱱ ᱵᱟᱹᱭᱥᱟᱹᱜ ᱠᱟᱱᱟ ᱟᱵᱚ ᱵᱚᱞ ᱮᱱᱮᱡ ᱰᱟᱹᱦᱤ ᱨᱮᱜᱮ ᱡᱟᱦᱟᱸᱨᱮ ᱯᱷᱩᱴᱵᱚᱞ ᱮᱱᱮᱡ ᱤᱧ ᱫᱮᱠᱷᱟᱣᱟᱫ ᱯᱮ ᱛᱟᱦᱮᱱᱟ

ᱱᱚᱜᱼᱚᱭ ᱜᱚᱴᱟ ᱵᱟᱹᱫᱽ ᱤᱧ ᱪᱷᱩᱲᱭᱟᱹᱣᱮᱫ ᱛᱟᱵᱚᱱᱟ ᱮᱠᱷᱚᱱᱳ ᱟᱨ ᱯᱩᱱᱩ ᱫᱚ ᱱᱚᱜᱼᱚᱭ ᱨᱚᱦᱚᱭ ᱮᱦᱚᱵ ᱠᱮᱜᱼᱟ ᱟᱫᱚ ᱱᱟᱜ ᱦᱩᱲᱩ ᱨᱚᱦᱚᱭ ᱦᱩᱭᱩᱜᱼᱟ ᱟᱨ ᱟᱭᱳ ᱛᱟᱹᱠᱤᱱ ᱠᱤᱱ ᱦᱤᱡᱩᱜ ᱠᱟᱱᱟ ᱞᱳᱨᱤ ᱜᱟᱹᱰᱤ ᱯᱮ ᱧᱟᱢᱟ ᱥᱮ ᱚᱱᱟ ᱚᱸᱰᱮ ᱢᱮᱱᱟᱜ ᱠᱤᱱᱟ ᱟᱭᱳ ᱛᱟᱹᱠᱤᱱ ᱫᱚ ᱦᱟᱸᱜ ᱠᱷᱟᱱ ᱠᱤᱱ ᱦᱤᱡᱩᱜ ᱠᱟᱱᱟ ᱟᱨ ᱛᱚᱞᱟ ᱵᱚᱥᱛᱟ ᱠᱚᱠᱤᱱ ᱟᱹᱜᱩᱭᱮᱫᱼᱟ

ᱟᱫᱚ ᱛᱮᱦᱮᱧ ᱫᱚ ᱟᱨ ᱜᱟᱹᱲᱤ ᱞᱮ ᱨᱚᱦᱚᱭᱟ ᱟᱫᱚ ᱚᱲᱟᱜ ᱞᱮ ᱥᱮᱱᱚᱜᱼᱟ ᱱᱟᱜ ᱡᱚᱛᱚ ᱵᱟᱞᱮ ᱨᱚᱦᱚᱭ ᱪᱟᱵᱟᱭᱟ ᱟᱨᱦᱚᱸ ᱜᱟᱯᱟ ᱱᱚᱜ ᱦᱮᱡ ᱠᱟᱛᱮ ᱦᱟᱸᱜ ᱨᱚᱦᱚᱭ ᱦᱩᱭᱩᱜᱼᱟ

ᱚᱨᱫᱷᱮᱠ ᱴᱟᱠᱟ ᱞᱮ ᱨᱚᱦᱚᱭ ᱟᱠᱟᱫᱼᱟ ᱦᱮᱸ ᱥᱮ ᱚᱨᱫᱷᱮᱠ ᱠᱷᱚᱱᱟᱜ ᱱᱟᱥᱮᱱᱟᱜ ᱵᱮᱥᱤ ᱞᱮ ᱨᱚᱦᱚᱭ ᱟᱠᱟᱫᱼᱟ ᱟᱫᱚ ᱱᱤᱛᱚᱜ ᱫᱚ ᱚᱲᱟᱜ ᱞᱮ ᱥᱮᱱᱚᱜ ᱠᱟᱱᱟ ᱟᱨ ᱚᱲᱟᱜ ᱪᱟᱞᱟᱣ ᱠᱟᱛᱮ ᱯᱷᱨᱮᱥ ᱴᱨᱮᱥ ᱵᱟᱲᱟ ᱠᱟᱛᱮ ᱦᱟᱸᱜ ᱠᱷᱟᱱ ᱢᱮᱞᱟ ᱵᱟᱹᱭᱥᱟᱹᱜ ᱠᱟᱱᱟ ᱛᱚ ᱦᱟᱸᱜ ᱠᱷᱟᱱ ᱟᱫᱚ ᱢᱮᱞᱟ ᱦᱟᱸᱜ ᱤᱧ ᱫᱮᱠᱷᱟᱣ ᱟᱯᱮ ᱛᱟᱵᱚᱱᱟ ᱦᱳᱭ ᱥᱮ ᱧᱮᱞ ᱦᱚᱪᱚ ᱟᱵᱚᱱ ᱯᱮ ᱵᱷᱤᱰᱤᱭᱳ ᱢᱚᱫᱽᱫᱷᱮ